ᱛᱟᱦᱞᱮ ᱯᱨᱚᱛᱷᱚᱢ ᱨᱮᱜᱮ ᱟᱯᱮᱧ ᱢᱮᱛᱟ ᱯᱮᱭᱟ ᱪᱮ ᱩᱱᱠᱩ ᱡᱮ ᱠᱚᱲᱟ ᱠᱚ ᱪᱟᱞᱟᱣ ᱞᱮᱱᱟ ᱩᱱᱠᱩ ᱠᱤ ᱩᱱᱤ ᱠᱩᱲᱤ ᱛᱟᱭᱱᱚᱢ ᱨᱮ ᱥᱚᱜᱚᱭ ᱠᱚ ᱪᱟᱞᱟᱣ ᱞᱮᱱᱟ ᱡᱮ ᱫᱳᱥᱤ ᱵᱟᱝ ᱠᱟᱱᱟ ᱠᱚ ᱚᱱᱟ ᱠᱟᱨᱚᱱ ᱫᱚ ᱩᱱᱤ ᱫᱚ ᱤᱥᱟᱹᱭ ᱚᱲᱟᱜ ᱨᱮᱱ ᱠᱩᱲᱤ ᱠᱟᱱᱟᱭ ᱱᱟᱣᱟ ᱱᱟᱣᱟ ᱡᱚᱠᱷᱚᱱ ᱵᱷᱤᱰᱤᱭᱳᱧ ᱮᱦᱚᱵᱮᱫ ᱠᱟᱱ ᱛᱟᱦᱮᱱᱟ ᱤᱧ ᱡᱚᱠᱷᱚᱱ ᱢᱤᱫᱴᱮᱱ ᱵᱷᱤᱰᱤᱭᱳ ᱨᱤᱧ ᱞᱟᱹᱭ ᱠᱟᱫ ᱛᱟᱦᱮᱱᱟ ᱡᱮ ᱤᱧ ᱨᱮᱱ ᱵᱚᱭᱦᱟ ᱠᱚᱦᱚᱸ ᱤᱧ ᱨᱮᱱ ᱱᱤᱡᱮ ᱨᱮᱱ ᱵᱚᱝᱥᱚ ᱨᱮᱱ ᱠᱚᱲᱟ ᱠᱚᱦᱚᱸ ᱡᱩᱫᱤ ᱮᱢᱚᱱ ᱠᱤᱪᱷᱩ ᱠᱚ ᱵᱟᱹᱲᱤᱡ ᱠᱷᱟᱡ ᱠᱩᱲᱤ ᱥᱟᱛᱮ ᱛᱟᱞᱚᱦᱮ ᱩᱱᱠᱩ ᱦᱚᱸ ᱡᱟᱥᱴᱤᱥ ᱞᱟᱹᱜᱤᱫ ᱟᱭᱢᱟ ᱥᱟᱥᱛᱤ ᱦᱩᱭ ᱫᱚᱨᱠᱟᱨ ᱵᱟᱹᱧ ᱟᱲᱟᱜ ᱠᱚᱣᱟ ᱩᱱᱠᱩ ᱫᱚ ᱟᱨ ᱥᱚᱝᱜᱮ ᱟᱨ ᱢᱤᱫᱴᱮᱡ ᱠᱟᱛᱷᱟ ᱦᱚᱸ ᱟᱹᱰᱤᱧ ᱩᱭᱦᱟᱹᱨᱟᱜ ᱠᱟᱱ ᱛᱟᱦᱮᱱᱟ ᱡᱚᱠᱷᱚᱱ ᱟᱵᱚ ᱞᱚᱵᱚ ᱦᱟᱸᱥᱫᱟ ᱦᱚᱸ ᱵᱟᱵᱚᱱ ᱟᱲᱟᱜ ᱫᱮ ᱠᱟᱱ ᱛᱟᱦᱮᱱᱟ ᱤᱧ ᱡᱚᱠᱷᱚᱱ ᱱᱤᱭᱟᱹ ᱠᱟᱛᱷᱟᱧ ᱢᱮᱱ ᱞᱮᱫᱟ ᱡᱮ ᱟᱵᱚ ᱥᱟᱶᱛᱟᱞ ᱱᱤᱡᱮ ᱥᱟᱶᱛᱟᱞ ᱢᱚᱫᱽᱫᱷᱮ ᱦᱚᱸ ᱡᱩᱫᱤ ᱚᱠᱚᱭ ᱡᱩᱫᱤ ᱠᱚ ᱵᱟᱹᱲᱤᱡ ᱠᱷᱟᱡ ᱛᱟᱞᱚᱦᱮ ᱩᱱᱤ ᱦᱚᱸ ᱠᱤᱱᱛᱩ ᱵᱟᱵᱚᱱ ᱟᱲᱟᱜᱮᱭᱟ ᱥᱚᱢᱟᱡᱽ ᱨᱮᱱ ᱦᱚᱲ ᱠᱚᱦᱚᱸ ᱠᱤᱱᱛᱩ ᱵᱟᱠᱚ ᱟᱲᱟᱜᱮᱭᱟ ᱟᱨ ᱱᱤᱭᱟᱹ ᱠᱟᱛᱷᱟ ᱜᱮ ᱢᱤᱫᱴᱮᱡ ᱯᱨᱟᱣᱩᱰ ᱞᱮᱠᱟᱧ ᱯᱷᱤᱞᱮᱫ ᱠᱟᱱ ᱛᱟᱦᱮᱱᱟ ᱟᱨ ᱪᱮᱫᱟᱜ ᱱᱤᱭᱟᱹ ᱠᱟᱛᱷᱟᱧ ᱨᱚᱲᱫᱟ ᱞᱟᱦᱟ ᱵᱷᱤᱰᱤᱭᱳ ᱨᱮᱜᱮ ᱯᱮ ᱵᱩᱡᱷᱟᱹᱣ ᱧᱟᱢᱟ ᱟᱨᱦᱚᱸ ᱢᱤᱫᱴᱮᱡ ᱵᱟᱹᱲᱤᱡ ᱱᱟᱣᱟ ᱠᱮᱥ ᱵᱚᱱ ᱟᱸᱡᱚᱢ ᱧᱟᱢ ᱮᱫᱟ ᱡᱮᱴᱟ ᱠᱩᱥᱩᱢᱩᱱᱰᱤ ᱵᱞᱚᱠ ᱨᱮ ᱯᱟᱲᱟᱜ ᱠᱟᱱᱟ ᱡᱮᱠᱷᱟᱱᱮ ᱪᱷᱚ ᱛᱷᱮᱠᱮ ᱥᱟᱛ ᱡᱚᱱ ᱠᱚᱲᱟ ᱢᱤᱞᱮ ᱢᱤᱫᱴᱮᱡ ᱠᱩᱲᱤ ᱠᱚ ᱠᱩᱲᱤ ᱥᱟᱛᱮ ᱠᱚ ᱚᱱᱱᱟᱭ ᱠᱮᱫᱟ ᱡᱮᱴᱟ ᱫᱚ ᱩᱱᱤ ᱞᱚᱠᱠᱷᱤ ᱢᱮᱞᱟ ᱠᱷᱚᱡ ᱨᱩᱣᱟᱹᱲᱚᱜ ᱠᱟᱱ ᱛᱟᱦᱮᱱᱟ ᱚᱲᱟᱜ ᱥᱩᱨ ᱨᱮᱜᱮ ᱦᱩᱭᱩᱜ ᱠᱟᱱ ᱛᱟᱦᱮᱱᱟ ᱟᱨ ᱤᱧ ᱡᱚᱠᱷᱚᱡ ᱜᱮ ᱧᱤᱫᱟᱹ ᱵᱷᱤᱛᱨᱤ ᱨᱮᱜᱮ ᱱᱚᱝᱠᱟ ᱵᱟᱹᱲᱤᱡ ᱠᱟᱹᱢᱤ ᱠᱚ ᱠᱚᱨᱟᱣ ᱠᱮᱫᱟ ᱩᱱᱤ ᱥᱟᱛᱮ ᱛᱚ ᱡᱚᱛᱚ ᱵᱚᱱ ᱢᱮᱱ ᱠᱷᱟᱱ ᱡᱮᱦᱮᱛᱩ ᱱᱤᱛᱚᱝ ᱢᱤᱫᱴᱮᱱ ᱴᱨᱮᱱᱰᱤᱝ ᱴᱚᱯᱤᱠ ᱪᱟᱞᱟᱜ ᱠᱟᱱᱟ ᱱᱤᱭᱟᱹ ᱱᱤᱭᱟᱹ ᱜᱮ ᱡᱮ ᱳᱭᱮᱥᱴ ᱵᱮᱝᱜᱚᱞ ᱥᱚᱨᱠᱟᱨ ᱴᱷᱮᱱ ᱟᱭᱢᱟ ᱪᱟᱯ ᱯᱟᱲᱟᱣ ᱠᱟᱱᱟ ᱡᱮ ᱡᱮᱠᱳᱱᱳ ᱠᱮᱥ ᱱᱤᱭᱮ ᱱᱤᱛᱚᱝ ᱟᱹᱰᱤ ᱤᱢᱤᱰᱤᱭᱮᱴᱞᱤ ᱜᱮ ᱱᱤᱭᱟᱹ ᱨᱮᱱᱟᱜ ᱡᱟᱥᱴᱤᱥ ᱮᱢ ᱫᱚᱨᱠᱟᱨ ᱟᱭᱟ ᱵᱟᱠᱷᱟᱱ ᱟᱭᱟᱜ ᱥᱤᱴ ᱟᱭᱟᱜ ᱯᱚᱡᱤᱥᱚᱱ ᱥᱚᱨᱠᱟᱨ ᱥᱚᱢᱯᱩᱨᱱᱚ ᱠᱤᱱᱛᱩ ᱪᱟᱯ ᱯᱟᱲᱟᱣᱟᱭ ᱠᱟᱱ ᱜᱮᱭᱟ ᱮᱢᱚᱱ ᱯᱚᱨᱤᱥᱛᱷᱤᱛᱤ ᱨᱮ ᱦᱮᱡ ᱠᱟᱱᱟ ᱛᱚ ᱱᱤᱭᱟᱹ ᱱᱤᱭᱟᱹ ᱵᱚᱱ ᱢᱮᱱᱟ ᱡᱮ ᱟᱥᱟ ᱠᱚᱨᱤ ᱟᱹᱰᱤ ᱩᱥᱟᱹᱨᱟ ᱜᱮ ᱱᱤᱭᱟᱹ ᱨᱮᱱᱟᱜ ᱡᱟᱥᱴᱤᱥ ᱵᱚᱱ ᱧᱟᱢᱟ ᱟᱨ ᱱᱚᱜᱼᱚᱭ ᱱᱤᱭᱟᱹ ᱜᱷᱚᱴᱚᱱᱟ ᱡᱮ ᱢᱤᱫᱴᱮᱱ ᱠᱩᱲᱤ ᱜᱤᱫᱽᱨᱟᱹ ᱥᱟᱛᱮ ᱦᱩᱭᱱᱟ ᱟᱨ ᱱᱤᱭᱟᱹ ᱨᱮᱱᱟᱜ ᱮᱠᱪᱩᱭᱮᱞ ᱡᱮ ᱯᱨᱚᱵᱞᱮᱢ ᱮᱠᱪᱩᱭᱮᱞ ᱡᱮ ᱥᱟᱵ ᱠᱟᱜ ᱢᱮ ᱦᱟᱹᱥᱩ ᱨᱮᱱᱟᱜ ᱯᱷᱤᱞᱤᱝ ᱨᱮᱱᱟᱜ ᱢᱤᱫᱴᱮᱱ ᱵᱮᱯᱟᱨ ᱤᱧ ᱡᱚᱠᱷᱚᱱ ᱜᱮᱯᱮ ᱵᱩᱡᱷᱟᱹᱣ ᱧᱟᱢᱟ ᱡᱚᱠᱷᱚᱱ ᱱᱤᱡᱮᱨᱮᱱ ᱠᱩᱲᱤ ᱜᱤᱫᱽᱨᱟᱹ ᱠᱚ ᱥᱟᱛᱮ ᱜᱮ ᱮᱢᱚᱱ ᱜᱷᱚᱴᱚᱱᱟ ᱦᱩᱭᱩᱜᱼᱟ ᱟᱨ ᱱᱤᱭᱟᱹ ᱠᱟᱛᱷᱟ ᱢᱮᱱ ᱨᱮᱱᱟᱜ ᱯᱨᱚᱫᱷᱟᱱ ᱠᱟᱨᱚᱱ ᱫᱚ ᱪᱮᱫ ᱛᱤᱦᱤᱧ ᱱᱤᱭᱟᱹ ᱠᱮᱥ ᱨᱮᱱᱟᱜ ᱡᱚᱛᱚ ᱠᱷᱚᱡ ᱴᱤᱯᱤᱠᱮᱞ ᱚᱨᱛᱷᱟᱛ ᱟᱹᱰᱤ ᱜᱷᱤᱱᱟᱦᱟ ᱜᱮ ᱢᱤᱫᱴᱮᱡ ᱰᱤᱥᱤᱥᱮᱱ ᱱᱚᱣᱟ ᱜᱷᱤᱱᱟᱦᱟ ᱜᱮ ᱢᱤᱫᱴᱮᱡ ᱠᱟᱛᱷᱟ ᱟᱸᱡᱚᱢᱚᱜ ᱠᱟᱱᱟ ᱡᱮᱴᱟ ᱡᱮ ᱱᱩᱭ ᱠᱩᱲᱤ ᱫᱚ ᱤᱥᱟᱹᱭ ᱚᱲᱟᱜ ᱨᱮᱱ ᱠᱟᱱᱟᱭ ᱥᱟᱫᱷᱟᱨᱚᱱ ᱵᱷᱟᱵᱮ ᱜᱮ ᱠᱤᱪᱷᱩ ᱵᱷᱤᱰᱤᱭᱳ ᱨᱮᱱᱟᱜ ᱠᱚᱢᱮᱱᱴ ᱵᱚᱠᱥ ᱨᱤᱧ ᱧᱮᱞ ᱠᱮᱫᱟ ᱡᱮ ᱟᱵᱚ ᱥᱟᱱᱛᱷᱟᱞᱤ ᱦᱚᱲ ᱜᱮ ᱚᱸᱰᱮ ᱞᱟᱸᱫᱟ ᱵᱷᱟᱵᱽ ᱠᱚ ᱠᱚᱢᱮᱱᱴ ᱫᱟᱠᱚ ᱟᱨ ᱱᱤᱭᱟᱹ ᱞᱟᱹᱜᱤᱫ ᱠᱚ ᱠᱚᱢᱮᱱᱴ ᱫᱟ ᱠᱟᱨᱚᱱ ᱫᱚ ᱩᱱᱤ ᱫᱚ ᱤᱥᱟᱹᱭ ᱚᱲᱟᱜ ᱨᱮᱱ ᱠᱩᱲᱤ ᱠᱟᱱᱟᱭ ᱟᱨ ᱱᱚᱝᱠᱟᱱ ᱠᱟᱛᱷᱟ ᱟᱸᱡᱚᱢᱚᱜ ᱠᱟᱱᱟ ᱡᱮ ᱡᱮᱦᱮᱛᱩ ᱤᱥᱟᱹᱭ ᱚᱲᱟᱜ ᱨᱮᱱ ᱠᱩᱲᱤ ᱠᱟᱱᱟᱭ ᱚᱱᱟ ᱞᱟᱹᱜᱤᱫ ᱩᱱᱠᱩ ᱚᱯᱚᱨᱟᱫᱷᱤ ᱡᱟᱦᱟᱸ ᱢᱮᱱᱟᱜ ᱠᱚᱣᱟ ᱡᱮ ᱠᱚᱴᱤ ᱠᱚᱲᱟ ᱢᱮᱱᱟᱜ ᱠᱚᱣᱟ ᱩᱱᱠᱩ ᱫᱷᱟᱢᱟ ᱪᱟᱯᱟ ᱮᱢ ᱠᱚ ᱪᱮᱥᱴᱟᱭᱮᱫᱟ ᱡᱮ ᱱᱤᱭᱟᱹ ᱠᱮᱥ ᱡᱟᱛᱮ ᱱᱚᱨᱢᱟᱞ ᱵᱷᱟᱵᱮ ᱦᱩᱭᱩᱜ ᱤᱱᱟᱹ ᱴᱤᱯᱤᱠᱟᱞ ᱡᱟᱛᱮ ᱥᱤᱪᱩᱭᱮᱥᱚᱱ ᱨᱮ ᱵᱟᱝ ᱪᱟᱞᱟᱜ ᱟᱨ ᱡᱟᱥᱴᱤᱥ ᱡᱟᱛᱮ ᱚᱱᱟ ᱠᱚ ᱡᱟᱭᱜᱟ ᱨᱮ ᱵᱟᱠᱚ ᱯᱳᱣᱪᱷᱟᱣ ᱫᱟᱲᱮᱜ ᱫᱷᱟᱢᱟ ᱪᱟᱯᱟ ᱮᱢ ᱨᱮᱱᱟᱜ ᱠᱚ ᱪᱮᱥᱴᱟᱭᱟ ᱡᱚᱠᱷᱚᱱ ᱩᱱᱠᱩ ᱚᱲᱟᱜ ᱨᱮᱱ ᱦᱚᱲ ᱤᱱᱴᱟᱨᱵᱷᱤᱭᱩ ᱦᱟᱛᱟᱣ ᱠᱚ ᱪᱟᱞᱟᱣ ᱞᱮᱱᱟ ᱠᱚ ᱩᱱᱠᱩ ᱵᱮᱯᱟᱨ ᱛᱮ ᱟᱸᱡᱚᱢ ᱠᱚ ᱪᱟᱞᱟᱣ ᱞᱮᱱᱟ ᱠᱮᱥ ᱵᱮᱯᱟᱨ ᱛᱮ ᱤᱧ ᱡᱚᱠᱷᱚᱡ ᱩᱱᱠᱩ ᱚᱲᱟᱜ ᱨᱮᱱ ᱦᱚᱲ ᱨᱟᱜ ᱨᱟᱜ ᱛᱮᱠᱚ ᱢᱮᱱᱫᱟ ᱡᱮ ᱟᱞᱮ ᱤᱥᱟᱹᱭ ᱚᱲᱟᱜ ᱨᱮᱱ ᱠᱩᱲᱤ ᱠᱟᱱ ᱛᱟᱞᱮ ᱦᱚᱲ ᱥᱚᱢᱟᱡᱽ ᱨᱮᱱ ᱦᱚᱲ ᱵᱟᱠᱚ ᱦᱮᱡ ᱥᱩᱨᱩᱜ ᱠᱟᱱᱟ ᱟᱨ ᱱᱤᱛᱚᱜ ᱩᱱᱠᱩ ᱚᱲᱟᱜ ᱨᱮᱱ ᱦᱚᱲ ᱤᱱᱟᱹᱜ ᱜᱮ ᱮᱠᱞᱟ ᱠᱚ ᱚᱱᱩᱵᱷᱚᱵᱽᱫᱟ ᱡᱮ ᱡᱟᱥᱴᱤᱥ ᱞᱟᱹᱜᱤᱫ ᱱᱤᱭᱟᱹ ᱠᱟᱛᱷᱟ ᱯᱨᱚᱛᱷᱚᱢ ᱨᱮᱜᱮ ᱠᱚ ᱢᱮᱱᱫᱟ ᱡᱮ ᱯᱨᱚᱥᱟᱥᱚᱱ ᱪᱚᱴ ᱴᱷᱮᱱ ᱛᱤᱱᱟᱹᱜ ᱩᱱᱠᱩᱣᱟᱜ ᱟᱥᱟ ᱵᱟᱹᱱᱩᱜ ᱟᱵᱚᱣᱟᱜ ᱥᱟᱶᱛᱟᱞ ᱪᱚᱴ ᱨᱮᱜᱮ ᱤᱱᱟᱹ ᱟᱥᱟ ᱛᱟᱦᱮᱸ ᱠᱟᱱ ᱛᱟᱠᱚᱣᱟ ᱡᱮ ᱪᱮᱫᱟᱜ ᱟᱞᱮ ᱨᱮᱱ ᱠᱩᱲᱤ ᱥᱟᱛᱮ ᱱᱚᱝᱠᱟ ᱜᱷᱚᱴᱚᱱᱟ ᱜᱷᱚᱴᱟᱣᱱᱟ ᱛᱟᱨᱯᱚᱨ ᱦᱚᱸ ᱡᱚᱛᱚ ᱦᱚᱲ ᱠᱚ ᱛᱷᱤᱨ ᱠᱟᱱᱟ ᱥᱩᱫᱷᱩ ᱢᱟᱛᱨᱚ ᱱᱤᱭᱟᱹ ᱞᱟᱹᱜᱤᱫ ᱜᱮ ᱡᱮ ᱟᱞᱮ ᱞᱮ ᱤᱥᱟᱹᱭ ᱠᱟᱱᱟ ᱥᱮ ᱮᱴᱟᱜ ᱮᱴᱟᱜ ᱫᱷᱚᱨᱢᱚ ᱞᱮ ᱯᱟᱞᱚᱱ ᱠᱟᱜ ᱛᱮ ᱱᱤᱭᱟᱹ ᱞᱟᱹᱜᱤᱫ ᱜᱮ ᱟᱞᱮ ᱪᱚᱞᱮ ᱟᱹᱫᱤᱵᱟᱹᱥᱤ ᱠᱟᱱ ᱟᱨ ᱱᱤᱭᱟᱹ ᱪᱤᱱᱛᱟᱹ ᱯᱚᱨ ᱜᱮ ᱯᱨᱚᱛᱤᱴᱤ ᱥᱟᱱᱛᱟᱞ ᱚᱱᱟ ᱴᱚᱞᱟ ᱨᱮᱱ ᱢᱟᱹᱡᱷᱤ ᱠᱚ ᱡᱟ ᱢᱮᱱᱟᱜ ᱠᱚ ᱯᱨᱚᱛᱤᱴᱤ ᱠᱤᱱᱛᱩ ᱪᱩᱯ ᱢᱮᱱᱟᱜ ᱠᱚᱣᱟ ᱡᱟᱥᱴᱤᱥ ᱞᱟᱹᱜᱤᱫ ᱚᱠᱚᱭ ᱦᱚᱸ ᱡᱟᱹᱥᱛᱤ ᱵᱟᱠᱚ ᱨᱚᱲ ᱮᱫᱟ ᱱᱤᱭᱟᱹ ᱠᱷᱟᱹᱛᱤᱨ ᱜᱮ ᱵᱟᱠᱚ ᱨᱚᱲ ᱮᱫᱟ ᱡᱮ ᱟᱞᱮ ᱴᱚᱞᱟ ᱨᱮᱱ ᱠᱟᱱ ᱜᱮᱢᱟ ᱠᱚ ᱱᱩᱠᱩ ᱠᱚᱲᱟ ᱛᱟᱦᱚᱞᱮ ᱯᱨᱚᱛᱷᱚᱢ ᱨᱮᱜᱮ ᱟᱯᱮᱧ ᱢᱮᱛᱟ ᱯᱮᱭᱟ ᱡᱮ ᱩᱱᱠᱩ ᱡᱮ ᱠᱚᱲᱟ ᱠᱚ ᱪᱟᱞᱟᱣ ᱞᱮᱱᱟ ᱩᱱᱠᱩ ᱠᱤ ᱩᱱᱤ ᱠᱩᱲᱤ ᱛᱟᱭᱱᱚᱢ ᱨᱮ ᱥᱚᱜᱚᱭ ᱠᱚ ᱪᱟᱞᱟᱣ ᱞᱮᱱᱟ ᱡᱮ ᱫᱳᱥᱤ ᱵᱟᱝ ᱠᱟᱱᱟ ᱠᱚ ᱡᱮ ᱵᱟᱧᱪᱟᱣ ᱞᱟᱹᱜᱤᱫ ᱯᱮ ᱪᱮᱥᱴᱟᱭ ᱫᱟᱯᱮ ᱥᱮ ᱢᱤᱫᱴᱮᱡ ᱠᱚᱲᱟ ᱩᱱᱤ ᱠᱩᱲᱤ ᱠᱩᱥᱤ ᱠᱟᱛᱮ ᱛᱮ ᱚᱨ ᱤᱫᱤᱭ ᱪᱟᱞᱟᱣ ᱠᱟᱱᱟ ᱚᱲᱟᱜ ᱮ ᱚᱨ ᱟᱹᱜᱩᱭᱮᱭᱟ ᱫᱚᱦᱚᱭᱮᱭᱟᱭ ᱟᱵᱟᱫ ᱵᱟᱹᱠᱤ ᱜᱚᱲᱚ ᱠᱚᱲᱟ ᱢᱮᱱᱟᱜ ᱠᱚᱣᱟ ᱮᱢᱚᱱᱮ ᱫᱳᱥ ᱠᱟᱜ ᱛᱮ ᱩᱱᱤ ᱫᱳᱥᱤ ᱵᱟᱯᱮ ᱥᱟᱵᱮᱫ ᱠᱚᱣᱟ ᱩᱱᱠᱩ ᱫᱚ ᱛᱟᱦᱚᱞᱮ ᱪᱮᱫᱟᱜ ᱛᱮᱦᱮᱧ ᱴᱚᱞᱟ ᱨᱮᱱ ᱦᱚᱲ ᱩᱱᱠᱩ ᱵᱟᱧᱪᱟᱣ ᱞᱟᱹᱜᱤᱫ ᱯᱮ ᱛᱷᱤᱨ ᱟᱠᱟᱱᱟ ᱡᱮᱦᱮᱛᱩ ᱵᱚᱱ ᱵᱩᱡᱷᱟᱹᱣ ᱧᱟᱢ ᱠᱮᱫᱟ ᱡᱮ ᱱᱩᱠᱩ ᱠᱚᱲᱟ ᱩᱱᱤ ᱠᱩᱲᱤ ᱥᱟᱛᱮ ᱵᱟᱹᱲᱤᱡ ᱠᱚ ᱠᱚᱨᱟᱣ ᱠᱟᱫᱟ ᱵᱟᱹᱲᱤᱡ ᱛᱚ ᱵᱟᱹᱲᱤᱡ ᱜᱮᱠᱚ ᱠᱚᱨᱟᱣ ᱠᱟᱫᱟ ᱪᱮᱫ ᱫᱷᱚᱨᱢᱚ ᱥᱟᱛᱮ ᱠᱚ ᱠᱚᱨᱟᱣ ᱫᱟ ᱪᱤᱞᱤ ᱥᱟᱛᱮ ᱠᱚ ᱠᱚᱨᱟᱣ ᱫᱟ ᱱᱤᱭᱟᱹ ᱫᱮᱴᱥ ᱱᱚᱴ ᱢᱮᱴᱟᱨ ᱵᱟᱹᱲᱤᱡ ᱢᱟᱱᱮ ᱵᱟᱹᱲᱤᱡ ᱜᱮ ᱟᱨ ᱚᱱᱟ ᱞᱟᱹᱜᱤᱫ ᱩᱱᱠᱩ ᱠᱤᱱᱛᱩ ᱥᱟᱥᱛᱤ ᱩᱯᱚᱡᱩᱠᱛᱚ ᱥᱟᱥᱛᱤ ᱧᱟᱢ ᱜᱮ ᱞᱟᱜᱟᱣ ᱠᱚᱣᱟ ᱛᱮᱦᱮᱧ ᱡᱩᱫᱤ ᱟᱵᱚ ᱥᱟᱶᱛᱟᱞ ᱨᱮ ᱡᱩᱫᱤ ᱡᱚᱛᱚ ᱦᱚᱲ ᱠᱚ ᱫᱩᱱᱟᱢ ᱠᱚ ᱠᱷᱟᱡ ᱡᱮ ᱥᱟᱶᱛᱟ ᱨᱮᱱ ᱛᱤᱱᱟᱹᱜ ᱠᱚᱲᱟ ᱢᱮᱱᱟᱜ ᱠᱚᱣᱟ ᱮᱠᱮᱱ ᱠᱚᱞ ᱜᱟᱨᱰ ᱯᱤᱪᱷᱚᱱ ᱨᱮ ᱡᱟᱹᱥᱛᱤ ᱠᱚ ᱫᱟᱹᱲ ᱫᱟᱠᱚ ᱱᱩᱠᱩ ᱛᱟᱭᱱᱚᱢ ᱨᱮ ᱴᱟᱭᱤᱢ ᱠᱚ ᱮᱢᱫᱟ ᱯᱟᱭᱥᱟ ᱠᱚ ᱠᱷᱚᱨᱚᱪ ᱫᱟᱠᱚ ᱛᱟᱦᱚᱞᱮ ᱢᱤᱫᱴᱮᱡ ᱥᱚᱱᱢᱟᱱ ᱥᱟᱛᱮᱜ ᱜᱚᱨᱵᱚ ᱥᱟᱛᱮᱜ ᱤᱧ ᱞᱟᱹᱭ ᱫᱟᱲᱮ ᱠᱮᱭᱟ ᱵᱟᱝ ᱵᱟᱹᱲᱤᱡ ᱫᱚ ᱵᱟᱠᱚ ᱠᱟᱹᱢᱤᱭᱫᱟ ᱱᱤᱡᱮᱭᱟᱜ ᱡᱚᱱᱚᱛᱟ ᱢᱮᱴᱟᱣ ᱞᱟᱹᱜᱤᱫ ᱱᱚᱝᱠᱟᱱ ᱠᱩᱲᱤ ᱠᱚ ᱵᱟᱪᱷᱟᱣᱮᱫ ᱠᱚᱣᱟ ᱠᱚ ᱠᱤᱱᱛᱩ ᱵᱟᱝ ᱱᱤᱭᱟᱹ ᱫᱚ ᱮᱠᱵᱟᱨᱮ ᱥᱚᱢᱯᱩᱨᱱᱚ ᱵᱷᱟᱵᱮ ᱜᱮ ᱵᱮᱼᱟᱭᱤᱱ ᱡᱤᱱᱤᱥ ᱠᱟᱱᱟ ᱱᱤᱭᱟᱹ ᱫᱚ ᱢᱤᱫᱴᱮᱡ ᱚᱱᱱᱟᱭ ᱡᱤᱱᱤᱥ ᱠᱟᱱᱟ ᱡᱮᱴᱟ ᱵᱟᱧᱪᱟᱣ ᱨᱮᱱᱟᱜ ᱠᱳᱱᱳ ᱚᱯᱷᱥᱮᱱ ᱜᱮ ᱵᱟᱹᱱᱩᱜᱼᱟ ᱟᱨ ᱡᱮᱦᱮᱛᱩ ᱱᱤᱛᱚᱝ ᱵᱷᱟᱨᱚᱛ ᱟᱵᱚ ᱨᱮᱱ ᱨᱟᱡᱽᱡᱚ ᱥᱚᱨᱠᱟᱨ ᱟᱭᱢᱟ ᱪᱟᱯ ᱨᱮ ᱯᱟᱲᱟᱣ ᱟᱠᱟᱱ ᱛᱮ ᱱᱤᱭᱟᱹ ᱠᱚ ᱵᱤᱥᱚᱭ ᱛᱮ ᱠᱚᱲᱟ ᱱᱤᱨᱫᱮᱥᱮ ᱡᱟᱹᱨᱤᱭᱟᱭ ᱪᱟᱯ ᱦᱚᱸ ᱯᱟᱲᱟᱣ ᱠᱚᱣᱟ ᱯᱨᱚᱥᱟᱥᱚᱱ ᱵᱷᱟᱜᱽ ᱨᱮ ᱥᱮᱭ ᱠᱷᱮᱛᱨᱮ ᱟᱞᱚ ᱯᱮ ᱜᱩᱱᱟᱹᱱᱚᱜᱼᱟ ᱡᱮ ᱱᱩᱠᱩ ᱠᱚᱲᱟ ᱠᱚ ᱵᱟᱧᱪᱟᱜᱼᱟ ᱯᱨᱚᱛᱤᱴᱤ ᱠᱚᱲᱟ ᱠᱤᱱᱛᱩ ᱡᱮᱦᱮᱛᱩ ᱯᱚᱠᱥᱚ ᱟᱭᱤᱱ ᱨᱮᱠᱚ ᱯᱟᱲᱟᱜᱼᱟ ᱟᱱᱰᱟᱨ ᱮᱭᱤᱴᱤᱱ ᱨᱮᱱ ᱠᱩᱲᱤ ᱠᱟᱱᱟᱭ ᱟᱨ ᱡᱩᱫᱤ ᱯᱚᱠᱥᱚ ᱟᱭᱤᱱ ᱨᱮ ᱡᱩᱫᱤ ᱠᱚ ᱯᱟᱲᱟᱣ ᱞᱮᱱᱠᱷᱟᱡ ᱠᱩᱲᱤ ᱵᱚᱪᱷᱚᱨ ᱠᱟᱛᱮ ᱢᱟ ᱡᱮᱞ ᱢᱟ ᱦᱩᱭ ᱛᱟᱱᱟᱜᱚᱜ ᱛᱟᱠᱚ ᱜᱮ ᱟᱨ ᱡᱩᱫᱤ ᱱᱤᱭᱟᱹ ᱠᱮᱥ ᱟᱨᱦᱚᱸ ᱰᱤᱯᱷᱤᱠᱟᱞᱴ ᱦᱩᱭ ᱛᱟᱱᱟᱜᱚᱜ ᱠᱷᱟᱡ ᱛᱟᱦᱚᱞᱮ ᱢᱤᱫ ᱫᱚ ᱦᱩᱭ ᱛᱮᱱᱟᱜ ᱫᱟᱲᱮ ᱛᱟᱠᱚᱣᱟ ᱯᱷᱟᱹᱥᱤ ᱦᱚᱸ ᱦᱩᱭ ᱛᱮᱱᱟᱜ ᱫᱟᱲᱮ ᱟᱠᱚᱣᱟ ᱥᱳ ᱪᱷᱟᱲ ᱡᱮᱠᱚ ᱢᱮᱱᱟ ᱮᱢᱚᱱ ᱫᱚ ᱟᱞᱚᱯᱮ ᱪᱤᱱᱛᱟᱹᱜᱼᱟ ᱠᱤᱱᱛᱩ ᱫᱤᱥᱚᱢ ᱨᱮᱱ ᱡᱟ ᱦᱚᱲ ᱢᱮᱱᱟᱜ ᱯᱮᱭᱟ ᱱᱤᱭᱟᱹᱜᱤᱧ ᱢᱮᱛᱟ ᱠᱚᱣᱟ ᱡᱮ ᱡᱟᱥᱴᱤᱥ ᱞᱟᱹᱜᱤᱫ ᱡᱟᱦᱟᱸ ᱞᱮᱠᱟ ᱜᱮ ᱱᱤᱡᱮ ᱨᱮᱱ ᱦᱚᱲ ᱦᱩᱭ ᱠᱟᱛᱮ ᱦᱚᱲ ᱯᱤᱪᱷᱚᱱ ᱨᱮᱦᱚᱸ ᱡᱩᱫᱤ ᱵᱟᱯᱮ ᱡᱟᱣᱨᱟ ᱫᱟᱲᱮᱭᱟᱜ ᱠᱷᱟᱡ ᱛᱚᱵᱮ ᱱᱤᱭᱟᱹ ᱦᱚᱸᱧ ᱢᱮᱛᱟ ᱠᱚᱣᱟ ᱡᱮ ᱟᱭᱢᱟ ᱮᱠᱟᱣᱩᱱᱴ ᱢᱮᱱᱟᱜ ᱛᱟᱯᱮᱭᱟ ᱦᱳᱣᱟᱴᱥᱮᱯ ᱢᱮᱱᱟᱜ ᱛᱟᱯᱮᱭᱟ ᱥᱳᱥᱟᱞ ᱢᱤᱰᱤᱭᱟ ᱮᱠᱟᱣᱩᱱᱴ ᱠᱚᱨᱮ ᱯᱷᱮᱥᱵᱩᱠ ᱤᱱᱥᱴᱟᱜᱨᱟᱢ ᱡᱟ ᱢᱮᱱᱟᱜ ᱛᱟᱯᱮ ᱯᱨᱚᱛᱤᱴᱤ ᱨᱮᱜᱮ ᱱᱤᱭᱟᱹ ᱫᱚ ᱚᱱᱛᱚᱛᱚ ᱯᱮ ᱯᱳᱥᱴ ᱫᱟᱲᱮᱭᱟᱜᱼᱟ ᱡᱮ ᱯᱳᱥᱴ ᱫᱟᱲᱮᱭᱟᱜᱼᱟ ᱡᱮ ᱟᱞᱮ ᱡᱟᱥᱴᱤᱥ ᱞᱮ ᱠᱷᱚᱡᱚᱜ ᱠᱟᱱᱟ ᱟᱞᱮ ᱨᱮᱱ ᱠᱩᱲᱤ ᱥᱟᱛᱮᱜ ᱜᱮ ᱱᱚᱝᱠᱟ ᱡᱤᱱᱤᱥ ᱡᱮᱦᱮᱛᱩ ᱜᱷᱚᱴᱟᱣᱱᱟ ᱱᱩᱠᱩ ᱠᱤᱱᱛᱩ ᱫᱳᱥᱤ ᱞᱟᱹᱜᱤᱫ ᱥᱟᱥᱛᱤ ᱞᱮ ᱠᱷᱚᱡᱚᱜ ᱠᱟᱱᱟ ᱱᱤᱭᱟᱹ ᱡᱟᱥᱴ ᱱᱤᱭᱟᱹ ᱴᱩᱠᱩ ᱠᱚᱨᱟᱣ ᱢᱟᱵᱚᱱ ᱫᱟᱲᱮᱜ ᱜᱮ ᱡᱟᱛᱮ ᱪᱷᱟᱲ ᱵᱟᱠᱚ ᱧᱟᱢ